ᱵᱷᱤᱲᱚ ᱦᱚᱸ ᱵᱟᱝᱟ ᱵᱷᱤᱲᱚᱜ ᱠᱷᱟᱹᱛᱤᱨ ᱜᱮ ᱵᱟᱠᱚ ᱟᱨ ᱠᱟᱹᱴᱤᱡ ᱪᱮᱫ ᱯᱩᱨᱤ ᱟᱨ ᱵᱟᱨᱭᱟ ᱵᱟᱨᱭᱟ ᱮᱢᱟ ᱠᱤᱱ ᱯᱤᱴᱷᱟᱹ ᱯᱤᱴᱷᱟᱹ ᱮᱢᱟ ᱠᱤᱱᱟ ᱯᱤᱴᱷᱟᱹ ᱯᱤᱴᱷᱟᱹ ᱡᱚᱢ ᱫᱚ ᱯᱤᱴᱷᱟᱹ ᱯᱤᱴᱷᱟᱹ ᱵᱟᱹᱠᱤᱱ ᱡᱚᱢ ᱵᱟᱝ ᱡᱚᱢ ᱥᱟᱱᱟᱭᱮᱫ ᱠᱤᱱᱟ ᱱᱩᱭ ᱫᱚ ᱦᱩᱭᱩᱜ ᱠᱟᱱᱟ ᱠᱟᱲᱮ ᱠᱟᱠᱟ ᱵᱟᱠᱷᱨᱟᱭ ᱪᱮᱫ ᱛᱟᱢ ᱧᱩᱛᱩᱢ ᱭᱟ ᱵᱚᱞᱮ ᱵᱚᱲᱚᱨᱟᱢ ᱵᱟᱭᱟ ᱵᱚᱲᱚᱨᱟᱢ ᱟᱨ ᱱᱩᱭ ᱫᱚ ᱵᱚᱠᱟ ᱠᱟᱫᱮᱥᱚᱨ ᱚ

ᱪᱤᱱᱦᱟᱹᱣ ᱯᱮ ᱠᱚᱥᱟᱭ ᱟᱹᱞᱤᱧ ᱟᱨ ᱱᱚᱣᱟ ᱡᱤᱞ ᱦᱚᱸ ᱱᱚᱣᱟ ᱡᱚᱫᱚ ᱯᱤᱴᱷᱟᱹ ᱵᱟᱠᱷᱨᱟ ᱱᱟᱜ ᱵᱮᱱᱟᱜ ᱠᱟᱱᱟ ᱠᱚᱥᱟᱜ ᱠᱟᱱᱟ ᱠᱚᱥᱟ ᱪᱟᱹᱞᱩ ᱟᱠᱟᱱ ᱜᱮᱭᱟ ᱛᱟᱯᱚᱨᱮ ᱟᱥᱮᱫ ᱛᱮ ᱱᱟᱜ ᱯᱤᱴᱷᱟᱹᱜᱼᱟ ᱟᱨ ᱱᱚᱣᱟ ᱫᱚ ᱡᱚᱢ ᱵᱟᱠᱷᱨᱟ ᱱᱚᱣᱟ ᱫᱚ ᱯᱤᱴᱷᱟᱹ ᱵᱟᱠᱷᱨᱟ ᱥᱤᱢ ᱡᱤᱞ ᱱᱚᱛᱮ ᱨᱮ ᱢᱮᱱᱟᱜᱼᱟ ᱢᱚᱥᱞᱟ ᱠᱚᱥᱟ ᱨᱮ ᱢᱚᱥᱞᱟ ᱜᱨᱟᱭᱤᱱᱰᱤᱝ ᱜᱤᱫᱽᱨᱟᱹ ᱧᱮᱞ ᱠᱚ ᱛᱟᱦᱚᱞᱮ ᱯᱮ ᱪᱮᱫ ᱠᱚ ᱪᱤᱠᱟᱹᱭᱮᱫᱼᱟ ᱡᱚᱛᱚ ᱠᱚ ᱫᱩᱲᱩᱵ ᱟᱠᱟᱱ ᱛᱮᱠᱚ ᱢᱳᱵᱟᱭᱤᱞ ᱠᱚ ᱧᱮᱞᱮᱜᱼᱟ ᱛᱟᱵᱮᱨ ᱟᱠᱟᱱ ᱛᱮᱠᱚ ᱟᱨ ᱛᱮᱦᱮᱧ ᱠᱚ ᱟᱹᱜᱩ ᱠᱟᱜ ᱠᱷᱤᱡᱩᱨ ᱱᱚᱰᱮ ᱫᱚᱦᱚ ᱟᱠᱟᱱᱟ ᱠᱷᱚᱡᱩᱨᱤ ᱠᱚᱲᱤ

ᱚᱱᱟᱛᱮ ᱞᱮᱴᱚ ᱧᱚᱜ ᱠᱮᱜᱼᱟ ᱞᱮ ᱛᱚ ᱱᱚᱝᱠᱟ ᱵᱮᱥᱛᱚ ᱵᱷᱤᱛᱨᱤ ᱨᱮ ᱵᱞᱚᱜᱤᱝ ᱦᱚᱸ ᱵᱟᱭ ᱠᱚᱨᱟᱣ ᱫᱟᱲᱮᱭᱟᱜ ᱠᱟᱱᱟᱞᱤᱧ ᱛᱚ ᱵᱟᱠᱷᱟᱡ ᱚᱱᱮ ᱚᱱᱟ ᱠᱚ ᱵᱮᱥ ᱵᱮᱥ ᱠᱚᱱᱴᱮᱱᱴ ᱜᱮ ᱛᱟᱦᱮᱸ ᱞᱮᱱᱟ ᱵᱟᱹᱞᱤᱧ ᱵᱮᱱᱟᱣ ᱫᱟᱲᱮᱭᱟᱫᱟ ᱛᱚ ᱟᱹᱞᱤᱧ ᱦᱚᱸ ᱚᱱᱟᱛᱮ ᱨᱮᱜᱮ ᱵᱤᱡᱤ ᱞᱤᱧ ᱛᱟᱦᱮᱭᱮᱱᱟ ᱜᱤᱫᱽᱨᱟᱹ ᱠᱚ ᱚᱱᱟᱛᱮ ᱨᱮ ᱠᱩᱞᱩ ᱠᱟᱛᱮ ᱠᱚ ᱮᱢᱟᱜ ᱠᱚᱣᱟ ᱚᱱᱛᱮ ᱨᱮ ᱡᱤᱞ ᱞᱤᱧ ᱩᱛᱩᱭᱮᱫ ᱛᱟᱦᱮᱱᱟᱞᱤᱧ ᱟᱨ ᱱᱚᱝᱠᱟ ᱱᱚᱝᱠᱟ ᱛᱮᱜᱮ ᱴᱟᱭᱤᱢ ᱯᱟᱨᱚᱢᱮᱱᱟ ᱛᱚ ᱩᱢ ᱵᱟᱹᱞᱤᱧ ᱩᱢ ᱞᱮᱱ ᱛᱟᱦᱮᱸᱫ ᱛᱚ ᱩᱢ ᱯᱷᱟᱨᱪᱟ ᱠᱟᱛᱮ ᱞᱤᱧ ᱦᱮᱡ ᱮᱱᱟ ᱨᱮᱸᱜᱮᱡ ᱦᱚᱸ ᱨᱮᱸᱜᱮᱡ ᱠᱟᱱᱟ ᱟᱨ ᱡᱚᱢ ᱦᱚᱸ ᱨᱮᱰᱤ ᱠᱟᱱᱟ ᱛᱟᱨᱯᱚᱨᱮ ᱡᱚᱢ ᱵᱟᱲᱟ ᱠᱟᱛᱮ ᱫᱷᱤᱱᱟᱹᱱ ᱟᱹᱭᱩᱵ ᱱᱟᱦᱟᱜ ᱡᱟᱦᱟᱸ ᱠᱚᱥᱟᱣ ᱞᱟᱜ ᱛᱟᱦᱚᱞᱮ ᱚᱱᱟ ᱠᱚ ᱯᱤᱴᱷᱟᱹ ᱦᱩᱭᱩᱜᱼᱟ ᱱᱟᱦᱟᱜ ᱛᱟᱯᱚᱨᱮ ᱟᱨ ᱪᱮᱫ ᱯᱨᱳᱜᱨᱟᱢ ᱠᱚ ᱫᱚᱦᱚ ᱟᱠᱟᱱᱟ ᱱᱟᱦᱟᱜ ᱯᱚᱠᱚᱲᱟ ᱦᱚᱲ ᱵᱮᱱᱟᱣ ᱟᱠᱚ ᱢᱮᱱᱛᱮ ᱜᱤᱫᱽᱨᱟᱹ ᱠᱚ ᱵᱟᱠᱷᱨᱟ ᱧᱮᱞᱚᱜᱼᱟ ᱫᱷᱤᱱᱟᱹᱝ ᱟᱭᱩᱵ ᱟᱭᱩᱵ ᱚᱱᱟ ᱱᱟᱦᱟᱜ ᱯᱚᱠᱚᱲᱟ ᱠᱚ ᱱᱟᱦᱟᱜ ᱵᱮᱱᱟᱜᱼᱟ ᱟᱨ ᱯᱤᱴᱷᱟᱹ ᱠᱚᱫᱚ ᱱᱟᱦᱟᱜ ᱵᱮᱱᱟᱣ ᱟᱠᱟᱱ ᱜᱮᱭᱟ ᱜᱩᱲ ᱪᱤᱱᱤ ᱯᱤᱴᱷᱟᱹ ᱠᱚ ᱜᱩᱲ ᱯᱤᱴᱷᱟᱹ ᱫᱚ ᱵᱟᱝ ᱪᱤᱱᱤ ᱯᱤᱴᱷᱟᱹ ᱵᱮᱱᱟᱣ ᱟᱠᱟᱱ ᱜᱮᱭᱟ ᱥᱮᱛᱟ ᱠᱚ ᱡᱚᱢ ᱵᱟᱲᱟ ᱟᱠᱟᱫ ᱜᱮᱭᱟ ᱟᱨ ᱦᱚᱞᱟ ᱵᱟᱨᱛᱷ ᱰᱮᱹ ᱛᱟᱦᱮᱸ ᱞᱮᱱᱟ ᱠᱷᱤᱨᱤ ᱠᱚ ᱥᱟᱨᱮᱡ ᱧᱚᱜ ᱞᱮᱱ ᱛᱟᱦᱮᱸᱫ ᱯᱩᱨᱤ ᱠᱚ ᱛᱟᱦᱮᱸ ᱞᱮᱱ ᱜᱮᱭᱟ ᱚᱱᱟ ᱠᱚᱦᱚᱸ ᱠᱚ ᱡᱚᱢ ᱟᱠᱟᱫᱼᱟ ᱜᱤᱫᱽᱨᱟᱹ ᱠᱚ ᱛᱳ ᱱᱤᱛᱚᱜ ᱪᱚᱞᱚ ᱫᱟᱠᱟ ᱠᱚᱵᱚᱱ ᱡᱚᱢ ᱞᱮᱜᱮ ᱛᱟᱯᱚᱨᱮ ᱵᱚᱱ ᱧᱟᱯᱟᱢᱟ ᱱᱟᱦᱟᱜ ᱦᱩᱭᱮᱱᱟ

ᱯᱷᱟᱭᱱᱟᱞᱤ ᱤᱧ ᱵᱟᱠᱷᱨᱟ ᱦᱚᱸ ᱦᱮᱡ ᱥᱩᱨ ᱟᱠᱟᱱᱟ ᱚᱱᱟ ᱫᱚ ᱵᱤᱴᱨᱤ ᱛᱟᱹᱠᱤᱱᱟᱜ ᱵᱟᱹᱠᱤᱱ ᱡᱚᱢ ᱫᱟᱲᱮᱭᱟᱜ ᱛᱮ ᱤᱧ ᱠᱚ ᱮᱢ ᱠᱟᱣᱫᱤᱧᱟ ᱱᱚᱣᱟ ᱫᱚ ᱵᱷᱤᱱᱟᱹ ᱡᱤᱞ ᱠᱟᱱᱟ ᱱᱚᱣᱟ ᱵᱷᱤᱱᱟᱹ ᱡᱤᱞ ᱠᱟᱱᱟ ᱪᱤᱠᱮᱱ ᱠᱟᱱᱟ ᱱᱚᱣᱟ ᱫᱚ ᱧᱮᱞᱛᱮ ᱪᱤᱱᱦᱟᱹᱣ ᱯᱮ ᱱᱚᱣᱟ ᱫᱚ ᱪᱮᱫ ᱡᱤᱞ ᱠᱟᱱᱟ ᱵᱟᱹᱞᱤᱧ ᱞᱟᱹᱭᱟ ᱱᱚᱣᱟ ᱡᱤᱞ ᱫᱚ ᱪᱮᱫ ᱠᱟᱱᱟ ᱢᱮᱱᱛᱮ ᱟᱯᱮ ᱱᱟᱦᱟᱜ ᱵᱟᱰᱟᱭ ᱡᱚᱝ ᱯᱮ ᱱᱟᱦᱟᱜ ᱱᱚᱣᱟ ᱪᱮᱫ ᱡᱤᱞ ᱠᱟᱱᱟ ᱢᱮᱱᱛᱮ ᱟᱨ ᱱᱩᱠᱩ ᱠᱚ ᱡᱚᱢ ᱩᱴᱷᱟᱹᱜ ᱠᱟᱱᱟ ᱱᱩᱠᱩ ᱡᱚᱛᱚ ᱵᱟᱨᱦᱮ ᱥᱮᱫ ᱫᱚ ᱟᱭᱳ ᱛᱟᱹᱠᱤᱱ ᱜᱮ ᱫᱩᱲᱩᱵ ᱠᱟᱱᱟ ᱟᱨ ᱱᱤᱛᱚᱜ ᱴᱟᱭᱤᱢ ᱦᱩᱭᱩᱜ ᱠᱟᱱᱟ ᱫᱚᱥᱴᱟ ᱯᱚᱸᱭᱛᱨᱤᱥ ᱡᱚᱢ ᱵᱟᱲᱟ ᱦᱩᱭᱱᱟ ᱛᱟᱨᱢᱟᱱᱮ ᱟᱹᱞᱤᱧ ᱟᱹᱰᱤ ᱢᱩᱥᱠᱤᱞ ᱨᱮ ᱢᱮᱱᱟᱜ ᱞᱤᱧᱟ ᱱᱤᱛᱚᱜ ᱤᱱᱟᱹ ᱯᱟᱠᱷᱟᱯᱟᱠᱷᱤ ᱥᱟᱲᱮ ᱫᱩᱭᱴᱟ ᱛᱤᱱᱴᱟ ᱠᱚᱨᱮ ᱠᱷᱚᱱ ᱱᱚᱣᱟ ᱫᱮᱭᱟ ᱥᱮᱫ ᱨᱮ ᱯᱚᱵᱚᱱ ᱚᱴᱠᱟᱣ ᱟᱠᱟᱱ ᱛᱟᱹᱞᱤᱧᱟ ᱜᱤᱛᱤᱡ ᱦᱚᱸ ᱴᱷᱤᱠ ᱛᱮ ᱵᱟᱹᱞᱤᱧ ᱜᱤᱛᱤᱡ ᱫᱟᱲᱮᱭᱟᱜ ᱠᱟᱱᱟ ᱥᱮ ᱫᱩᱲᱩᱵ ᱦᱚᱸ ᱴᱷᱤᱠ ᱥᱮ ᱵᱟᱹᱞᱤᱧ ᱫᱩᱲᱩᱵ ᱫᱟᱲᱮᱭᱟᱜ ᱠᱟᱱᱟ ᱛᱚ ᱯᱩᱨᱟᱹ ᱯᱷᱩᱞ ᱞᱤᱧ ᱨᱮᱥᱴ ᱮᱫ ᱛᱟᱦᱮᱸᱫ ᱚᱱᱟ ᱢᱟᱹᱞᱤᱥ ᱵᱟᱲᱟᱭᱮᱱᱟᱞᱤᱧ ᱢᱩᱵᱷ ᱢᱩᱵᱷ ᱠᱚᱛᱮ ᱛᱟᱨᱯᱚᱨᱮ ᱜᱤᱫᱽᱨᱟᱹ ᱠᱚᱧ ᱞᱮᱵᱮᱫ ᱵᱟᱲᱟ ᱧᱚᱜ ᱦᱚᱪᱚ ᱠᱮᱫ ᱠᱚᱣᱟ ᱮᱱ ᱨᱮᱦᱚᱸ ᱵᱟᱭ ᱪᱟᱞᱟᱜ ᱠᱟᱱᱟ ᱚᱱᱟ ᱯᱚᱵᱚᱱ ᱚᱴᱠᱟᱣ ᱠᱟᱱᱟ ᱯᱩᱨᱟᱹ ᱡᱷᱟᱢ ᱩᱛᱟᱹᱨ ᱟᱠᱟᱱᱟ ᱢᱟᱱᱮ ᱚᱱᱠᱟ ᱢᱩᱥᱠᱤᱞ ᱞᱤᱧ ᱵᱩᱡᱷᱟᱹᱣᱮᱫᱼᱟ ᱡᱮ ᱜᱤᱛᱤᱡ ᱛᱮᱦᱚᱸ ᱴᱷᱤᱠ ᱦᱚᱸ ᱵᱟᱹᱞᱤᱧ ᱵᱩᱡᱷᱟᱹᱣᱮᱫᱼᱟ ᱱᱟᱥᱮᱱᱟᱜ ᱦᱚᱸ ᱵᱟᱹᱞᱤᱧ ᱟᱹᱭᱠᱟᱹᱣ ᱫᱟᱲᱮᱭᱟᱜ ᱠᱟᱱᱟ ᱛᱚ ᱵᱮᱥ ᱢᱟ ᱱᱤᱛᱚᱜ ᱦᱚᱸ ᱵᱟᱹᱞᱤᱧ ᱵᱩᱡᱷᱟᱹᱣᱮᱫ ᱜᱮᱭᱟ ᱚᱱᱟ ᱱᱤᱛᱚᱜ ᱡᱚᱢ ᱵᱟᱲᱟ ᱦᱩᱭᱱᱟ ᱟᱨ ᱵᱚ ᱪᱮᱫ ᱵᱚ ᱪᱤᱠᱟᱹᱭᱟ ᱟᱨᱚ ᱡᱚᱢᱟ ᱱᱚᱝᱠᱟ ᱵᱟᱰᱟᱭ ᱜᱮᱭᱟᱯᱮ ᱡᱚᱛᱚ ᱦᱚᱲ ᱚᱠᱟ ᱚᱠᱟ ᱠᱚ ᱨᱚᱡᱚᱜ ᱠᱟᱱᱟ ᱟᱹᱛᱩ ᱠᱚᱨᱮ ᱡᱟᱦᱟᱸ ᱠᱚ ᱨᱚᱡᱚ ᱵᱟᱲᱟᱜ ᱠᱟᱱ ᱠᱷᱟᱱ ᱩᱱᱠᱩ ᱰᱤᱞᱤᱭᱟᱝ ᱠᱚ ᱛᱚᱞ ᱠᱟᱜᱼᱟ ᱰᱤᱞᱤᱭᱟᱝ ᱵᱟᱲᱟᱜ ᱠᱟᱱ ᱠᱷᱟᱱ ᱠᱚ ᱟᱨ ᱵᱟᱡᱟᱨ ᱫᱷᱟᱨᱟ ᱨᱮᱫᱚ ᱢᱚᱴᱷᱮ ᱜᱮ ᱵᱟᱹᱪᱩᱜ ᱟᱱᱟ ᱟᱨ ᱟᱞᱮ ᱢᱟᱞᱮ ᱮᱠᱞᱟ ᱜᱮᱭᱟ ᱱᱚᱰᱮ ᱚᱱᱠᱟ ᱜᱤᱫᱽᱨᱟᱹ ᱪᱟᱞᱟᱜ ᱠᱚ ᱞᱟᱹᱭᱮᱫ ᱛᱟᱦᱮᱸᱫ ᱚᱱᱟ ᱟᱹᱛᱩ ᱥᱮᱫ ᱠᱤᱱᱛᱩ ᱱᱚᱣᱟ ᱠᱚᱨᱳᱱᱟ ᱠᱷᱟᱹᱛᱤᱨ ᱜᱮ ᱵᱟᱞᱮ ᱤᱫᱤ ᱞᱮᱫ ᱠᱚᱣᱟ ᱜᱤᱫᱽᱨᱟᱹ ᱦᱚᱸ ᱵᱟᱠᱷᱟᱡ ᱠᱚ ᱨᱟᱹᱥᱠᱟᱹᱜ ᱠᱟᱱ ᱛᱟᱦᱮᱸᱫ ᱱᱤᱥᱪᱤᱱᱛᱚ ᱟᱛᱮᱫ ᱞᱮ ᱪᱟᱞᱟᱜᱼᱟ ᱚᱱᱛᱮ ᱨᱮ ᱰᱤᱞᱤᱭᱟᱝᱚᱜᱼᱟ ᱞᱮ ᱠᱤᱱᱛᱩ ᱚᱱᱟ ᱦᱚᱸ ᱵᱟᱭ ᱦᱩᱭ ᱫᱟᱲᱮᱭᱟᱫᱟ ᱟᱨ ᱴᱷᱤᱠ ᱜᱮᱭᱟ ᱱᱤᱭᱟᱹ ᱫᱷᱟᱣ ᱨᱚᱡᱚ ᱢᱟᱲᱟᱝ ᱵᱚ ᱵᱮᱥ ᱞᱮᱱ ᱜᱮ ᱡᱚᱛᱚ ᱦᱚᱲ ᱠᱚᱨᱳᱱᱟ ᱠᱷᱚᱱ ᱛᱟᱨᱯᱚᱨᱮ ᱟᱹᱰᱤ ᱜᱟᱱ ᱨᱚᱡᱚ ᱦᱤᱡᱩᱜ ᱜᱮᱭᱟ ᱚᱱᱠᱟ ᱜᱮᱵᱚ ᱤᱱᱡᱚᱭ ᱫᱟᱲᱮᱭᱟᱜ ᱜᱮᱭᱟ ᱦᱮᱸ ᱥᱮ ᱵᱟᱝᱟ ᱟᱨ ᱟᱥᱚᱜ ᱠᱟᱱᱟᱞᱤᱧ ᱟᱯᱮ ᱦᱚᱸ ᱱᱚᱝᱠᱟ ᱜᱮ ᱡᱚᱛᱚ ᱦᱚᱲ ᱯᱟᱞᱮᱫ ᱯᱮ ᱢᱟᱱᱟᱣ ᱟᱠᱟᱫᱼᱟ ᱟᱹᱛᱩ ᱠᱚᱨᱮᱱ ᱫᱚ ᱠᱤᱪᱷᱩ ᱨᱮᱦᱚᱸ ᱟᱨ ᱫᱟᱜ ᱦᱚᱸᱭ ᱫᱟᱜ ᱮᱫ ᱜᱮᱭᱟ ᱡᱟᱹᱯᱩᱫ ᱦᱚᱸ ᱡᱟᱹᱯᱩᱫᱚᱜ ᱜᱮᱭᱟ ᱛᱚ ᱱᱤᱭᱟᱹ ᱫᱷᱟᱣ ᱠᱟᱹᱴᱤᱡ ᱯᱷᱮᱠᱟ ᱧᱚᱜ ᱮᱱ ᱜᱮᱭᱟ ᱡᱚᱛᱚ ᱦᱚᱲ ᱵᱟᱠᱷᱨᱟ ᱜᱮ ᱛᱮᱦᱮᱧ ᱫᱚ ᱱᱚᱰᱮ ᱵᱚ ᱢᱩᱪᱟᱹᱫᱮᱫ ᱛᱮᱦᱮᱧᱟᱜ ᱵᱞᱚᱜᱥ ᱫᱚ ᱛᱚ ᱢᱟ ᱛᱚᱵᱮ ᱟᱨ ᱟᱹᱞᱤᱧᱟᱜ ᱵᱷᱤᱰᱤᱭᱳ ᱯᱮ ᱠᱩᱥᱤᱭᱟᱜ ᱠᱟᱱ ᱠᱷᱟᱱ ᱞᱟᱭᱤᱠ ᱯᱮ ᱠᱚᱢᱮᱱᱴᱥ ᱯᱮ ᱥᱮᱭᱟᱨ ᱯᱮ ᱟᱨ ᱟᱹᱞᱤᱧᱟᱜ ᱪᱮᱱᱮᱞ ᱯᱮ ᱱᱟᱣᱟ ᱠᱷᱟᱱ ᱥᱟᱵᱥᱠᱨᱟᱭᱤᱵᱽ ᱛᱟᱵᱚᱱ ᱯᱮ ᱡᱟ ᱥᱟᱵᱥᱠᱨᱟᱭᱤᱵᱽ ᱞᱮᱠᱷᱟᱱ ᱠᱟᱹᱴᱤᱡ ᱵᱮᱥ ᱧᱚᱜ ᱵᱩᱡᱷᱟᱹᱜᱼᱟ ᱢᱟᱲᱟᱝ ᱠᱷᱚᱱ ᱢᱟᱲᱟᱝ ᱠᱷᱚᱱ ᱜᱮᱞᱤᱧ ᱞᱟᱹᱭᱟᱯᱮ ᱠᱟᱱᱟ ᱦᱚᱸ ᱢᱟ ᱛᱚᱵᱮ ᱡᱚᱦᱟᱨ ᱜᱮ ᱛᱮᱦᱮᱧ ᱵᱟᱠᱷᱨᱟ